ᱛᱮᱦᱮᱧ ᱦᱮᱡ ᱥᱮᱴᱮᱨ ᱠᱟᱱᱟ ᱵᱚ ᱟᱵᱚ ᱵᱟᱨᱭᱟ ᱜᱚᱢᱠᱮ ᱛᱟᱹᱠᱤᱱ ᱴᱷᱮᱱ ᱛᱚ ᱱᱩᱠᱤᱱ ᱜᱚᱢᱠᱮ ᱛᱟᱹᱠᱤᱱ ᱫᱚ ᱦᱟᱸᱜ ᱟᱯᱟᱱ ᱟᱹᱠᱤᱱ ᱩᱯᱨᱩᱢ ᱠᱤᱱ ᱮᱢᱟ ᱚᱱᱟ ᱥᱟᱶᱛᱮ ᱱᱟᱥᱮᱱᱟᱜ ᱠᱷᱟᱴᱚ ᱢᱟᱪᱷᱟ ᱛᱮᱞᱤᱧ ᱞᱟᱹᱭᱟ ᱱᱩᱠᱤᱱ ᱡᱟᱦᱟᱸᱭ ᱜᱚᱢᱠᱮ ᱛᱟᱹᱠᱤᱱ ᱦᱟᱸᱜ ᱛᱮᱦᱮᱧ ᱠᱤᱱ ᱫᱩᱲᱩᱵ ᱟᱠᱟᱱ ᱱᱩᱠᱤᱱ ᱫᱚ ᱟᱵᱚ ᱚᱞᱪᱤᱠᱤ ᱫᱚᱨᱚᱫᱤᱭᱟᱹ ᱦᱚᱸ ᱠᱟᱱᱟ ᱠᱤᱱ ᱥᱟᱶᱛᱟ ᱫᱚᱨᱚᱫᱤᱭᱟᱹ ᱦᱚᱸ ᱡᱟᱹᱛᱤ ᱫᱚᱨᱚᱫᱤᱭᱟᱹ ᱦᱚᱸ ᱟᱨ ᱵᱟᱝ ᱫᱷᱚᱨᱚᱢ ᱫᱚᱨᱚᱫᱤᱭᱟᱹ ᱦᱚᱸ ᱠᱟᱱᱟ ᱠᱤᱱ ᱥᱟᱶᱛᱮ ᱟᱵᱚ ᱱᱚᱣᱟ ᱠᱟᱛᱷᱟ ᱵᱟᱰᱚᱦᱤ ᱞᱮᱠᱟ ᱛᱮᱦᱚᱸ ᱠᱤᱱ ᱠᱟᱱᱟ ᱠᱤᱱ ᱟᱨ ᱵᱟᱝ ᱥᱮᱨᱮᱧ ᱵᱟᱰᱚᱦᱤ ᱞᱮᱠᱟ ᱛᱮᱦᱚᱸ ᱠᱟᱱᱟ ᱠᱤᱱ ᱛᱚ ᱫᱮᱞᱟ ᱵᱚ ᱟᱹᱠᱤᱱᱟᱜ ᱢᱚᱪᱟ ᱠᱷᱚᱱ ᱜᱮ ᱛᱮᱦᱮᱧᱟᱜ ᱩᱯᱨᱩᱢ ᱵᱚ ᱟᱸᱡᱚᱢ ᱞᱮᱜᱮ ᱤᱱᱟᱹ ᱯᱚᱨᱮ ᱢᱟᱲᱟᱝ ᱥᱮᱱ ᱵᱚᱱ ᱜᱟᱞᱚᱪᱟ ᱜᱚᱢᱠᱮ ᱟᱹᱵᱤᱱᱟᱜ ᱩᱯᱨᱩᱢ ᱵᱤᱱ ᱞᱟᱹᱭᱟ
ᱤᱧᱟᱹᱜ ᱩᱯᱨᱩᱢ ᱫᱚ ᱧᱩᱛᱩᱢ ᱫᱚ ᱥᱩᱱᱫᱚᱨ ᱢᱳᱦᱚᱱ ᱥᱚᱨᱮᱱ ᱟᱨ ᱚᱲᱟᱜ ᱛᱟᱹᱞᱤᱧ ᱫᱚ ᱩᱢᱤᱨᱫᱟ ᱚᱱᱟ ᱫᱚ ᱩᱲᱤᱭᱟᱹ ᱛᱮᱫᱚ ᱠᱚ ᱢᱮᱛᱟᱜᱼᱟ ᱚᱢᱚᱬᱤᱱᱫᱟ ᱚᱱᱟ ᱫᱚ ᱵᱮᱛᱱᱚᱴᱤ ᱵᱞᱚᱠ ᱟᱨ ᱢᱚᱭᱩᱨᱵᱷᱚᱸᱡᱽ ᱦᱚᱱᱚᱛ ᱜᱮ ᱟᱨ ᱟᱹᱞᱤᱧ ᱫᱚ ᱱᱚᱝᱠᱟ ᱪᱤᱠᱤ ᱫᱚᱨᱚᱫᱤᱭᱟᱹ ᱠᱟᱱᱟᱞᱤᱧ ᱪᱤᱠᱤ ᱯᱟᱹᱨᱥᱤ ᱞᱤᱧ ᱪᱷᱟᱨᱟᱣᱟ ᱟᱨ ᱥᱟᱶᱛᱟ ᱠᱚᱨᱮᱱᱟᱜ ᱢᱤᱫ ᱵᱟᱨ ᱠᱟᱛᱷᱟ ᱦᱚᱸᱞᱤᱧ ᱜᱩᱯᱤᱭᱟ ᱵᱟᱠᱷᱟᱱ ᱞᱤᱧ ᱯᱟᱱᱛᱮᱭᱟ ᱟᱨ ᱚᱱᱟ ᱠᱚᱨᱮ ᱜᱟᱞᱢᱟᱨᱟᱣ ᱠᱚᱦᱚᱸ ᱟᱹᱰᱤ ᱠᱟᱹᱴᱤᱡ ᱨᱟᱹᱥᱠᱟᱹ ᱞᱤᱧ ᱵᱩᱡᱷᱟᱹᱣᱟ ᱜᱟᱞᱢᱟᱨᱟᱣ ᱵᱟᱲᱟ ᱞᱮᱠᱷᱟᱱ ᱫᱚ ᱟᱨ ᱢᱮᱱ ᱞᱮᱠᱷᱟᱱ ᱫᱚ ᱢᱟᱱᱮ ᱱᱚᱝᱠᱟ ᱜᱟᱞᱢᱟᱨᱟᱣ ᱡᱚᱝ ᱫᱚ ᱟᱹᱰᱤ ᱨᱟᱹᱥᱠᱟᱹ ᱞᱤᱧ ᱵᱩᱡᱷᱟᱹᱣᱟ ᱟᱹᱰᱤ ᱟᱹᱰᱤ ᱥᱟᱨᱦᱟᱣ ᱟᱹᱠᱤᱱᱟᱜ ᱩᱯᱨᱩᱢ ᱠᱤᱱ ᱞᱟᱹᱭ ᱠᱮᱜᱼᱟ ᱤᱱᱟᱹ ᱯᱚᱨᱮ ᱟᱨ ᱢᱤᱫ ᱜᱚᱢᱠᱮ ᱛᱟᱹᱠᱤᱱ ᱠᱤᱱ ᱦᱮᱡ ᱠᱟᱱᱟ ᱩᱱᱠᱤᱱᱟᱜ ᱦᱚᱸ ᱩᱯᱨᱩᱢ ᱵᱚ ᱠᱩᱞᱤ ᱠᱤᱱᱟ ᱩᱱᱠᱤᱱ ᱦᱚᱸ ᱟᱹᱰᱤ ᱜᱟᱱ ᱜᱷᱟᱴ ᱠᱚᱨᱮ ᱵᱚ ᱧᱮᱞ ᱵᱟᱲᱟ ᱟᱠᱟᱫ ᱠᱤᱱ ᱜᱷᱟᱴ ᱯᱟᱨᱜᱟᱱᱟ ᱞᱮᱠᱟ ᱛᱮᱦᱚᱸ ᱠᱤᱱ ᱠᱟᱹᱢᱤ ᱠᱟᱱ ᱜᱮᱭᱟ ᱥᱟᱶᱛᱮ ᱟᱹᱛᱩ ᱟᱹᱛᱩ ᱠᱚᱨᱮ ᱦᱚᱸ ᱥᱟᱶᱟᱨ ᱞᱟᱹᱜᱤᱫ ᱟᱨ ᱵᱟᱝ ᱥᱩᱥᱟᱹᱨ ᱞᱟᱹᱜᱤᱫ ᱟᱹᱠᱤᱱᱟᱜ ᱩᱭᱦᱟᱹᱨ ᱟᱨ ᱵᱟᱝ ᱫᱤᱥᱟᱹ ᱛᱟᱹᱠᱤᱱ ᱛᱚ ᱩᱱᱠᱤᱱ ᱜᱚᱢᱠᱮ ᱛᱟᱹᱠᱤᱱ ᱦᱚᱸ ᱟᱵᱚ ᱠᱚ ᱛᱟᱞᱟᱨᱮ ᱢᱮᱱᱟᱜ ᱠᱤᱱᱟ ᱫᱮᱞᱟ ᱟᱹᱠᱤᱱᱟᱜ ᱩᱯᱨᱩᱢ ᱵᱚᱱ ᱟᱸᱡᱚᱢ ᱞᱮᱜᱮ ᱜᱚᱢᱠᱮ ᱟᱹᱵᱤᱱᱟᱜ ᱩᱯᱨᱩᱢ ᱵᱤᱱ ᱞᱟᱹᱭᱟ
ᱤᱧ ᱫᱚ ᱱᱚᱵᱤᱱ ᱢᱩᱨᱢᱩ ᱟᱛᱳ ᱫᱚ ᱦᱩᱭᱩᱜ ᱠᱟᱱᱟ ᱦᱚᱨᱮ ᱠᱨᱤᱥᱱᱚᱯᱩᱨ ᱢᱚᱨᱚᱰᱟ ᱵᱞᱚᱠ ᱡᱮᱞᱟ ᱢᱚᱭᱩᱨᱵᱷᱚᱸᱡᱽ ᱟᱹᱰᱤ ᱟᱹᱰᱤ ᱥᱟᱨᱦᱟᱣ ᱡᱮᱦᱩ ᱟᱵᱚ ᱠᱚ ᱛᱟᱞᱟᱨᱮ ᱢᱮᱱᱟᱜ ᱠᱤᱱᱟ ᱟᱹᱰᱤ ᱜᱚᱨᱚᱵᱽ ᱨᱮᱱᱟᱜ ᱠᱟᱛᱷᱟ ᱟᱨ ᱵᱟᱝ ᱟᱹᱫᱤᱢ ᱠᱷᱚᱱᱟᱜ ᱱᱤᱭᱩᱡᱽ ᱯᱟᱥᱴᱟ ᱠᱷᱚᱱ ᱟᱵᱚ ᱵᱚ ᱥᱟᱹᱜᱩᱱ ᱫᱟᱨᱟᱢᱮᱫ ᱠᱤᱱᱟ ᱛᱚ ᱛᱮᱦᱮᱧ ᱱᱚᱣᱟ ᱯᱟᱨᱟᱵᱽ ᱯᱩᱱᱟᱹᱭ ᱤᱫᱤ ᱠᱟᱛᱮ ᱜᱮ ᱱᱟᱥᱮᱱᱟᱜ ᱵᱚ ᱜᱟᱞᱢᱟᱨᱟᱣᱟ ᱛᱚ ᱛᱮᱦᱮᱧᱟᱜ ᱱᱚᱣᱟ ᱜᱟᱹᱬᱤ ᱟᱥᱮᱱ ᱨᱮ ᱡᱟᱦᱟᱸ ᱠᱟᱹᱢᱤ ᱦᱚᱨᱟ ᱠᱚ ᱥᱮᱱᱚᱜ ᱠᱟᱱ ᱛᱟᱵᱚᱱᱟ ᱮᱠᱪᱩᱭᱮᱞᱤ ᱱᱚᱣᱟ ᱫᱚ ᱱᱤᱛᱚᱜᱟᱜ ᱱᱚᱣᱟ ᱨᱟᱹᱥᱠᱟᱹ ᱡᱚᱝ ᱵᱟᱠᱷᱨᱟ ᱵᱚ ᱠᱚᱨᱟᱣᱮᱜᱼᱟ ᱥᱮ ᱱᱚᱣᱟ ᱫᱚ ᱯᱟᱹᱦᱤᱞ ᱦᱟᱯᱲᱟᱢ ᱵᱤᱫᱟᱹᱞ ᱠᱷᱚᱱ ᱜᱮ ᱱᱚᱣᱟ ᱢᱮᱱᱟᱜᱼᱟ ᱱᱩᱠᱤᱱ ᱜᱚᱢᱠᱮ ᱛᱟᱹᱠᱤᱱ ᱠᱤᱱ ᱞᱟᱹᱭ ᱥᱚᱫᱚᱨᱟᱵᱚᱱᱟ
ᱚᱱᱟ ᱢᱟ ᱟᱹᱰᱤ ᱥᱟᱹᱨᱤ ᱠᱟᱛᱷᱟ ᱠᱟᱱᱟ ᱵᱟᱹᱵᱩ ᱜᱟᱹᱲᱤ ᱢᱟ ᱱᱮᱛᱟᱨ ᱦᱚᱸᱵᱚᱱ ᱟᱥᱮᱱᱮᱫ ᱠᱚᱜᱮᱭᱟ ᱟᱫᱚ ᱜᱟᱹᱲᱤ ᱫᱚ ᱱᱚᱝᱠᱟ ᱦᱚᱸᱠᱚ ᱟᱥᱮᱱᱮᱫ ᱠᱚᱣᱟ ᱟᱫᱚᱢ ᱫᱚᱠᱚ ᱢᱮᱛᱟᱜ ᱠᱚᱣᱟ ᱢᱟᱲᱟᱝ ᱦᱤᱞᱳᱜ ᱫᱚ ᱜᱟᱹᱲᱤ ᱠᱚ ᱟᱥᱮᱱ ᱠᱚᱣᱟ ᱟᱨ ᱚᱠᱟ ᱚᱠᱟ ᱠᱚᱨᱮ ᱪᱚᱠᱚ ᱞᱟᱹᱭᱟ ᱫᱚᱥᱟᱨ ᱦᱤᱞᱳᱜ ᱫᱚ ᱵᱩᱲᱦᱤ ᱜᱟᱹᱲᱤ ᱠᱚ ᱟᱥᱮᱱ ᱠᱚᱣᱟ ᱟᱨ ᱵᱩᱲᱦᱤ ᱜᱟᱹᱲᱤ ᱥᱟᱞᱟᱜ ᱛᱮ ᱟᱵᱚ ᱫᱚ ᱰᱟᱱᱴᱟ ᱠᱚ ᱰᱟᱨᱢᱟ ᱠᱚ ᱦᱚᱸ ᱮᱱᱮᱡ ᱥᱮᱨᱮᱧ ᱨᱮᱭᱟᱜ ᱦᱚᱸ ᱚᱱᱟ ᱢᱤᱫᱴᱮᱱ ᱞᱟᱠᱪᱟᱨ ᱢᱮᱱᱟᱜ ᱛᱟᱵᱚᱣᱟ ᱟᱫᱚ ᱱᱚᱣᱟ ᱫᱚ ᱟᱹᱰᱤ ᱢᱟᱨᱟᱝ ᱞᱟᱠᱪᱟᱨ ᱟᱨ ᱟᱹᱰᱤ ᱢᱟᱨᱟᱝ ᱠᱟᱹᱢᱤ ᱠᱟᱱᱟ ᱟᱵᱚ ᱫᱚ ᱵᱟᱵᱚ ᱵᱟᱲᱟᱭ ᱡᱚᱝ ᱠᱟᱱᱟ ᱠᱷᱟᱹᱞᱤ ᱦᱚᱲ ᱦᱟᱯᱲᱟᱢ ᱠᱚᱠᱚ ᱦᱚᱨᱟ ᱟᱠᱟᱫ ᱵᱚᱱᱟ ᱟᱫᱚ ᱛᱤᱱᱟᱹᱜ ᱜᱟᱱ ᱪᱚᱠᱚ ᱢᱮᱛᱟᱜ ᱠᱟᱱ ᱱᱚᱣᱟ ᱫᱚ ᱟᱹᱰᱤ ᱤᱨᱤᱡ ᱪᱤᱠᱤᱡ ᱠᱟᱹᱢᱤ ᱠᱟᱱᱟ ᱟᱹᱰᱤ ᱵᱮᱥ ᱧᱚᱜ ᱠᱟᱹᱢᱤ ᱠᱟᱱᱟ ᱦᱟᱹᱱᱤ ᱫᱩᱣᱟᱹᱨ ᱱᱟᱹᱭ ᱫᱩᱣᱟᱹᱨᱮᱢ ᱪᱟᱞᱟᱜᱼᱟ ᱨᱚᱦᱚᱲ ᱠᱷᱟᱹᱡᱟᱹᱲᱤ ᱠᱟᱲᱪᱟᱝ ᱯᱤᱴᱷᱟᱹ ᱱᱚᱣᱟ ᱠᱚᱢ ᱠᱚᱭᱮᱭᱟ ᱯᱤᱰᱟᱹ ᱠᱚᱠᱚ ᱫᱟᱞᱟ ᱮ ᱱᱚᱣᱟ ᱠᱚᱫᱚ ᱟᱹᱰᱤ ᱜᱟᱱ ᱦᱚᱲ ᱱᱮᱛᱟᱨ ᱱᱚᱣᱟ ᱥᱤᱠᱠᱷᱤᱛ ᱥᱚᱢᱟᱡᱽ ᱨᱮᱱ ᱟᱹᱰᱤ ᱜᱟᱱ ᱵᱷᱚᱫᱽᱨᱚ ᱦᱚᱲ ᱱᱚᱣᱟ ᱫᱚ ᱟᱹᱲᱤᱥ ᱠᱚ ᱢᱮᱛᱟᱜ ᱠᱟᱱᱟ ᱤᱠᱷᱟᱹᱱ ᱱᱚᱣᱟ ᱵᱷᱤᱛᱨᱤ ᱨᱮ ᱢᱤᱫᱴᱟᱝ ᱜᱟᱹᱦᱤᱨ ᱡᱟᱦᱟᱸ ᱢᱮᱱᱮᱛ ᱢᱮᱱᱟᱜ ᱫᱚ ᱚᱱᱟ ᱜᱟᱹᱦᱤᱨ ᱢᱮᱱᱮᱛ ᱢᱮᱱ ᱞᱮᱠᱷᱟᱱ ᱫᱚ ᱟᱹᱵᱤᱱ ᱢᱟᱱᱮ ᱩᱱᱟᱹᱝ ᱜᱟᱹᱦᱤᱨᱟ ᱡᱟᱦᱟᱸᱭ ᱟᱭᱳ ᱵᱟᱵᱟᱭ ᱩᱭᱦᱟᱹᱨ ᱠᱚᱣᱟ ᱟᱨ ᱦᱟᱯᱲᱟᱢ ᱠᱚ ᱩᱭᱦᱟᱹᱨ ᱠᱚᱣᱟ ᱚᱱᱟ ᱩᱭᱦᱟᱹᱨ ᱞᱮᱠᱷᱟᱱ ᱫᱚ ᱢᱮᱫ ᱫᱟᱜ ᱡᱚᱨᱚᱜᱼᱟ ᱩᱢᱩᱞ ᱵᱚᱱ ᱟᱫᱮᱨ ᱟᱠᱟᱫ ᱫᱚ ᱟᱛᱳ ᱡᱟᱠᱟᱛ ᱨᱮᱱ ᱜᱤᱫᱽᱨᱟᱹ ᱠᱚ ᱦᱟᱲᱟᱢ ᱠᱚ ᱠᱚᱲᱟ ᱠᱚ ᱟᱱᱛᱮ ᱮᱱ ᱦᱤᱞᱳᱜ ᱫᱚ ᱟᱛᱳ ᱡᱟᱠᱟᱛ ᱨᱮᱱ ᱦᱟᱯᱲᱟᱢ ᱠᱚᱣᱟᱜ ᱩᱢᱩᱞ ᱵᱚᱱ ᱟᱫᱮᱨ ᱟᱠᱟᱫᱼᱟ ᱟᱨ ᱩᱱᱠᱩ ᱫᱚ ᱚᱲᱟᱜ ᱨᱮᱵᱚᱱ ᱫᱮᱵᱟ ᱥᱮᱵᱟ ᱠᱮᱫ ᱠᱚᱣᱟ ᱟᱫᱚ ᱩᱱᱠᱩ ᱦᱟᱯᱲᱟᱢ ᱠᱚᱫᱚ ᱱᱤᱛ ᱡᱟᱦᱟᱸ ᱞᱮᱠᱟ ᱟᱵᱚ ᱜᱟᱛᱮ ᱡᱚᱴᱟᱣ ᱡᱚᱯᱚᱴᱟᱣ ᱢᱮᱱᱟᱜ ᱵᱚᱱᱟ ᱩᱱᱠᱩ ᱦᱟᱯᱲᱟᱢ ᱠᱚᱦᱚᱸ ᱥᱮᱫᱟᱭ ᱚᱱᱠᱟ ᱜᱟᱛᱮ ᱡᱚᱯᱚᱴᱟᱣ ᱡᱚᱯᱚᱴᱟᱣ ᱠᱚ ᱛᱟᱦᱮᱸ ᱠᱟᱱᱟ ᱟᱫᱚ ᱩᱱᱠᱩ ᱦᱟᱯᱲᱟᱢ ᱠᱚᱫᱚ ᱪᱮᱫ ᱞᱮᱠᱟ ᱦᱤᱥᱟᱹᱵ ᱠᱚ ᱟᱥᱮᱱ ᱠᱚᱣᱟ ᱦᱟᱹᱱᱤ ᱫᱩᱣᱟᱹᱨ ᱱᱟᱹᱭ ᱫᱩᱣᱟᱹᱨ ᱫᱚ ᱵᱟᱝᱟ ᱚᱱᱟ ᱫᱚ ᱢᱟᱱᱮ ᱜᱟᱹᱲᱤ ᱧᱩᱛᱩᱢ ᱛᱮᱠᱚ ᱤᱫᱤᱭᱟ ᱜᱟᱹᱬᱤ ᱫᱚ ᱢᱤᱫᱴᱟᱝ ᱵᱩᱥᱩᱵ ᱨᱤᱱᱤᱡ ᱠᱚ ᱵᱮᱱᱟᱣ ᱮᱭᱟ ᱢᱮᱱᱫᱚ ᱡᱩᱫᱤ ᱟᱵᱚ ᱜᱟᱹᱬᱤ ᱵᱚ ᱟᱥᱮᱱ ᱠᱚᱣᱟ ᱟᱨ ᱜᱟᱹᱬᱤ ᱟᱥᱮᱱ ᱵᱚ ᱫᱟᱬᱟᱱᱟ ᱯᱤᱴᱷᱟᱹ ᱞᱮᱴᱚ ᱵᱚ ᱠᱚᱭᱟ ᱡᱮ ᱱᱚᱣᱟ ᱚᱲᱟᱜ ᱨᱤᱱᱤᱡ ᱜᱚᱡ ᱜᱩᱨ ᱟᱠᱟᱱ ᱦᱟᱲᱟᱢ ᱦᱚᱸ ᱦᱟᱹᱱᱠᱩ ᱚᱲᱟᱜ ᱛᱮ ᱪᱟᱞᱟᱣ ᱮᱱᱟᱭ ᱵᱚᱸᱜᱟ ᱠᱟᱛᱮ ᱜᱮ ᱱᱟᱜ ᱡᱟᱦᱟᱸᱭ ᱵᱚᱸᱜᱟ ᱟᱠᱟᱱᱟ ᱟᱨ ᱦᱟᱹᱱᱠᱩ ᱚᱲᱟᱜ ᱨᱤᱱᱤᱡ ᱦᱟᱲᱟᱢ ᱦᱚᱸ ᱦᱟᱹᱱᱠᱩ ᱚᱲᱟᱜ ᱛᱮ ᱪᱟᱞᱟᱣ ᱮᱱᱟᱭ ᱛᱚ ᱡᱚᱛᱚ ᱦᱚᱲ ᱦᱟᱯᱲᱟᱢ ᱠᱚᱠᱚ ᱵᱚᱸᱜᱟ ᱟᱠᱟᱱ ᱫᱚ ᱡᱚᱛᱚ ᱦᱚᱲ ᱦᱟᱯᱲᱟᱢ ᱠᱚᱜᱮ ᱡᱚᱛᱚ ᱦᱚᱲ ᱚᱲᱟᱜ ᱠᱚ ᱪᱟᱞᱟᱣ ᱮᱱᱟ ᱡᱚᱛᱚ ᱦᱚᱲ ᱚᱲᱟᱜ ᱨᱮ ᱟᱠᱚ ᱡᱚᱢ ᱧᱩ ᱟᱠᱟᱫᱼᱟ ᱡᱤᱣᱤᱫ ᱨᱮ ᱡᱟᱦᱟᱸ ᱞᱮᱠᱟ ᱜᱟᱛᱮ ᱜᱟᱯᱟᱛᱮ ᱟᱯᱟ ᱟᱡᱟᱨ ᱨᱮᱠᱚ ᱪᱟᱞᱟᱜ ᱛᱟᱦᱮᱸᱫ ᱡᱚᱢ ᱧᱩᱭᱟᱠᱚ ᱯᱤᱴᱷᱟᱹ ᱨᱚᱲ ᱟᱠᱚ ᱞᱟᱸᱫᱟ ᱟᱠᱚ ᱟᱫᱚ ᱟᱵᱚ ᱫᱚᱵᱚ ᱩᱱᱠᱩ ᱜᱮ ᱜᱟᱹᱬᱤ ᱟᱥᱮᱱ ᱨᱮᱭᱟᱜ ᱡᱚᱥ ᱫᱚ ᱚᱱᱟ ᱠᱟᱱᱟ ᱡᱮ ᱡᱚᱛᱚ ᱦᱟᱯᱲᱟᱢ ᱠᱚᱜᱮ ᱡᱚᱛᱚ ᱚᱲᱟᱜ ᱛᱮᱵᱚ ᱤᱫᱤ ᱠᱚᱣᱟ ᱟᱨ ᱤᱱ ᱦᱤᱞᱳᱜ ᱫᱚ ᱥᱟᱠᱨᱟᱛ ᱨᱮᱭᱟᱜ ᱥᱟᱨᱮᱡ ᱡᱟᱦᱟᱸ ᱜᱮ ᱥᱟᱨᱮᱡ ᱟᱠᱟᱱ ᱩᱱᱠᱩ ᱤᱱᱟᱹ ᱠᱚᱛᱮ ᱜᱮᱠᱚ ᱵᱤᱫᱟᱹᱭᱚᱜᱼᱟ ᱟᱨ ᱩᱱᱠᱩ ᱠᱚᱜᱮ ᱵᱚ ᱟᱥᱮᱱ ᱠᱚᱣᱟ ᱱᱚᱣᱟ ᱫᱚ ᱜᱟᱹᱬᱤ ᱟᱥᱮᱱ ᱫᱚ ᱢᱤᱫᱴᱮᱱ ᱞᱚᱪᱷᱱᱟ ᱠᱟᱱᱟ ᱦᱚᱲ ᱫᱚ ᱱᱚᱣᱟ ᱫᱚᱠᱚ ᱢᱮᱛᱟᱜ ᱠᱟᱱᱟ ᱜᱟᱹᱲᱭᱟᱹ ᱦᱚᱲᱟᱜ ᱠᱟᱹᱢᱤ ᱵᱮᱥᱱᱚᱜ ᱦᱚᱲᱟᱜ ᱠᱟᱹᱢᱤ ᱚᱱᱟ ᱫᱚ ᱵᱟᱝ ᱠᱟᱱᱟ ᱟᱯᱮ ᱯᱮ ᱴᱷᱤᱠᱟᱹᱭᱟ ᱱᱩᱠᱩ ᱫᱚ ᱤᱱ ᱦᱤᱞᱳᱜ ᱫᱚ ᱥᱚᱡᱽ ᱥᱟᱯᱟᱯ ᱫᱚ ᱮᱴᱟᱜ ᱞᱮᱠᱟ ᱠᱚ ᱥᱚᱡᱽ ᱥᱟᱯᱟᱯ ᱠᱚᱜᱼᱟ ᱡᱟᱦᱟᱸ ᱨᱮ ᱚᱠᱟ ᱞᱮᱠᱟ ᱵᱷᱟᱸᱰᱟᱱ ᱨᱮ ᱟᱵᱚ ᱡᱮ ᱩᱱᱠᱩ ᱵᱟᱜ ᱵᱷᱩᱭᱛᱩᱝ ᱡᱟᱦᱟᱸ ᱞᱮᱠᱟ ᱵᱚ ᱟᱥᱮᱱ ᱠᱚᱫᱚ ᱵᱷᱟᱸᱰᱟᱱ ᱨᱮᱭᱟᱜ ᱠᱟᱹᱢᱤ ᱵᱚ ᱴᱷᱤᱠᱟᱹᱭ ᱢᱟᱥᱮ ᱵᱟᱜ ᱵᱷᱩᱭᱛᱩᱝ ᱦᱚᱸ ᱩᱱᱠᱩ ᱠᱚ ᱦᱤᱡᱩᱜᱼᱟ ᱦᱮᱡ ᱠᱟᱛᱮ ᱠᱚ ᱡᱚᱢᱟᱠᱚ ᱧᱩᱭᱟᱠᱚ ᱨᱩᱣᱟᱹᱲᱟᱠᱚ ᱤᱛᱟᱹᱫ ᱫᱟᱠᱟ ᱟᱨ ᱵᱟᱠᱷᱟᱱ ᱥᱟᱨᱮᱡ ᱫᱟᱠᱟ ᱥᱟᱨᱮᱡ ᱩᱛᱩ ᱡᱚᱢ ᱠᱟᱛᱮ ᱠᱚ ᱪᱟᱞᱟᱜᱼᱟ ᱛᱚ ᱱᱚᱣᱟ ᱦᱚᱸ ᱡᱮᱦᱮᱛᱩ ᱜᱚᱡ ᱯᱟᱨᱟᱵᱽ ᱠᱟᱱᱟ ᱜᱚᱡ ᱜᱩᱨ ᱠᱚᱣᱟᱜ ᱦᱟᱯᱲᱟᱢ ᱠᱚ ᱞᱟᱹᱜᱤᱫ ᱯᱟᱨᱟᱵᱽ ᱠᱟᱱᱟ ᱚᱱᱟ ᱠᱷᱟᱹᱛᱤᱨ ᱛᱮᱜᱮ ᱱᱩᱠᱩ ᱡᱚᱛᱚ ᱦᱚᱲ ᱨᱮᱱ ᱦᱟᱯᱲᱟᱢ ᱠᱚ ᱟᱵᱚ ᱵᱚ ᱟᱥᱮᱱ ᱠᱚᱣᱟ ᱟᱨ ᱜᱟᱹᱲᱤ ᱟᱥᱮᱱ ᱵᱚ ᱪᱟᱞᱟᱜᱼᱟ ᱟᱨ ᱜᱟᱹᱲᱤ ᱟᱥᱮᱱ ᱨᱮᱫᱚ ᱦᱟᱹᱱᱤ ᱫᱩᱣᱟᱹᱨ ᱱᱟᱹᱭ ᱫᱩᱣᱟᱹᱨ ᱫᱟᱬᱟᱱ ᱟᱞᱚ ᱵᱚ ᱞᱟᱡᱟᱜ ᱢᱟ ᱡᱩᱫᱤ ᱡᱟᱦᱟᱸᱭ ᱵᱟᱭ ᱫᱟᱬᱟᱱ ᱵᱟᱭ ᱪᱟᱞᱟᱜᱼᱟ ᱩᱱᱤ ᱦᱟᱯᱲᱟᱢ ᱫᱚ ᱮᱴᱟᱜ ᱚᱲᱟᱜ ᱵᱟᱭ ᱥᱮᱱ ᱫᱟᱲᱮ ᱠᱟᱣᱫᱟ ᱩᱱᱤ ᱫᱚ ᱮᱠᱞᱟ ᱜᱮ ᱛᱟᱦᱮᱸᱭᱮᱱᱟᱭ ᱟᱨ ᱩᱱᱤ ᱫᱚ ᱮᱴᱟᱜ ᱚᱲᱟᱜ ᱨᱮ ᱥᱮᱱ ᱠᱟᱛᱮ ᱵᱟᱭ ᱡᱚᱢ ᱧᱩ ᱞᱟᱜᱼᱟ ᱥᱮ ᱮᱴᱟᱜ ᱚᱲᱟᱜ ᱨᱮᱱ ᱦᱟᱯᱲᱟᱢ ᱠᱚ ᱥᱟᱞᱟᱜ ᱜᱟᱛᱮ ᱜᱟᱯᱟᱛᱮ ᱦᱚᱸ ᱵᱟᱭ ᱢᱮᱥᱟ ᱫᱟᱲᱮᱭᱟᱫᱟ ᱛᱮ ᱱᱚᱣᱟ ᱨᱮᱭᱟᱜ ᱜᱟᱹᱦᱤᱨ ᱢᱮᱱᱮᱛ ᱫᱚ ᱚᱱᱟ ᱠᱟᱱᱟ ᱱᱚᱣᱟ ᱫᱚ ᱮᱱᱮᱡ ᱡᱚᱝ ᱥᱮ ᱠᱚᱭ ᱡᱚᱝ ᱥᱮ ᱡᱚᱢ ᱵᱟᱵᱚ ᱧᱟᱢᱮᱫ ᱠᱷᱟᱹᱛᱤᱨ ᱵᱚ ᱠᱚᱠᱚᱭ ᱠᱟᱱᱟ ᱚᱱᱟ ᱠᱟᱛᱷᱟ ᱫᱚ ᱵᱟᱝᱟ ᱟᱵᱚ ᱥᱟᱞᱟᱜ ᱨᱮ ᱵᱚᱸᱜᱟ ᱢᱮᱱᱟᱜ ᱠᱚᱣᱟ ᱚᱱᱮ ᱯᱟᱨᱟ ᱡᱤᱞᱤᱧ ᱰᱟᱦᱟᱨ ᱨᱮᱠᱚ ᱞᱟᱹᱭ ᱫᱚ ᱢᱟᱱᱮ ᱮᱛᱚᱢ ᱛᱮ ᱡᱩᱫᱤ ᱫᱮᱥ ᱠᱚ ᱪᱟᱞᱟᱜ ᱠᱟᱱᱟ ᱠᱚᱧᱮ ᱛᱮ ᱵᱚᱸᱜᱟ ᱠᱚ ᱪᱟᱞᱟᱜ ᱠᱟᱱᱟ ᱛᱚ ᱟᱵᱚ ᱦᱚᱸ ᱱᱚᱝᱠᱟᱜ ᱠᱟᱱᱟ ᱟᱵᱚ ᱥᱟᱞᱟᱜ ᱛᱮᱜᱮ ᱵᱚᱸᱜᱟ ᱢᱮᱱᱟᱜ ᱠᱚᱣᱟ ᱩᱱᱠᱩ ᱵᱚᱸᱜᱟ ᱦᱚᱸ ᱤᱱ ᱦᱤᱞᱳᱜ ᱫᱚ ᱟᱵᱚ ᱥᱟᱞᱟᱜ ᱠᱚ ᱫᱟᱬᱟᱱᱟ ᱢᱮᱱ ᱫᱚ ᱤᱧ ᱡᱩᱫᱤ ᱟᱯᱮ ᱚᱲᱟᱜ ᱤᱧ ᱪᱟᱞᱟᱣ ᱮᱱᱟ ᱟᱞᱮᱭᱤᱡ ᱦᱟᱯᱲᱟᱢ ᱠᱚᱦᱚᱸ ᱟᱯᱮ ᱚᱲᱟᱜ ᱮ ᱪᱟᱞᱟᱣ ᱮᱱᱟ ᱤᱧ ᱡᱩᱫᱤ ᱟᱯᱮ ᱚᱲᱟᱜ ᱨᱮ ᱡᱚᱢ ᱧᱩ ᱯᱮ ᱮᱢᱟ ᱫᱤᱧᱟ ᱚᱸᱰᱮ ᱩᱱᱤ ᱦᱚᱸᱭ ᱡᱚᱢ ᱧᱩ ᱠᱮᱜᱼᱟ ᱟᱠᱚ ᱵᱚᱸᱜᱟ ᱵᱚᱸᱜᱟ ᱵᱷᱤᱛᱤᱨ ᱨᱮᱦᱚᱸ ᱠᱚ ᱯᱮᱲᱟᱭᱮᱱᱟ ᱟᱠᱚ ᱦᱚᱸᱠᱚ ᱧᱮᱯᱮᱞ ᱮᱱᱟ ᱟᱠᱚ ᱦᱚᱸᱠᱚ ᱨᱚᱯᱚᱲ ᱮᱱᱟ ᱱᱚᱣᱟ ᱫᱚ ᱵᱟᱹᱲᱤᱡ ᱡᱤᱱᱤᱥ ᱫᱚ ᱵᱟᱝ ᱠᱟᱱᱟ ᱚᱱᱟ ᱠᱷᱟᱹᱛᱤᱨ ᱛᱮᱜᱮ ᱢᱤᱫ ᱫᱤᱱ ᱫᱚ ᱟᱹᱛᱩ ᱨᱮᱠᱷᱟᱱ ᱫᱚᱥᱟᱨ ᱦᱤᱞᱳᱜ ᱫᱚ ᱮᱴᱟᱜ ᱟᱹᱛᱩ ᱨᱮ ᱢᱟᱱᱮ ᱮᱴᱟᱜ ᱟᱹᱛᱩ ᱟᱵᱚ ᱯᱩᱲᱥᱟᱹ ᱟᱹᱛᱩ ᱠᱚᱨᱮ ᱦᱚᱸ ᱢᱮᱱᱟᱜ ᱠᱚ ᱛᱟᱵᱚᱣᱟ ᱜᱟᱛᱮ ᱯᱟᱹᱦᱤᱞ ᱠᱚ ᱛᱟᱦᱮᱸ ᱠᱟᱱᱟ ᱛᱚ ᱚᱱᱟ ᱯᱩᱲᱥᱟᱹ ᱟᱹᱛᱩ ᱦᱚᱸᱠᱚ ᱫᱟᱬᱟ ᱥᱮᱴᱮᱨ ᱢᱟ ᱟᱵᱚᱨᱮᱱ ᱦᱟᱯᱲᱟᱢ ᱠᱚ ᱟᱨ ᱩᱱᱠᱩ ᱦᱚᱸᱠᱚ ᱦᱤᱯᱤᱨᱤᱜ ᱢᱟ ᱩᱱᱠᱩ ᱦᱚᱸᱠᱚ ᱡᱚᱢ ᱧᱩᱭ ᱢᱟ ᱢᱤᱫ ᱴᱷᱮᱱ ᱩᱱᱠᱩ ᱦᱚᱸᱠᱚ ᱛᱟᱦᱮᱱ ᱢᱟ ᱚᱱᱟ ᱦᱤᱥᱟᱹᱵ ᱛᱮᱜᱮ ᱟᱵᱚ ᱫᱚ ᱚᱱᱟ ᱥᱟᱨᱮᱡ ᱯᱤᱴᱷᱟᱹ ᱥᱟᱨᱮᱡ ᱠᱷᱟᱹᱡᱟᱹᱲᱤ ᱥᱟᱨᱮᱡ ᱞᱮᱴᱚ ᱥᱟᱨᱮᱡ ᱫᱟᱠᱟ ᱩᱛᱩ ᱚᱠᱚᱭ ᱵᱚᱱ ᱪᱟᱞᱟᱜᱼᱟ ᱟᱨ ᱵᱚᱱ ᱡᱚᱢᱟ ᱢᱮᱱᱫᱚ ᱟᱵᱚᱨᱮᱱ ᱦᱟᱯᱲᱟᱢ ᱠᱚ ᱜᱮᱵᱚ ᱟᱥᱮᱱᱮᱫ ᱠᱚᱣᱟ ᱟᱨ ᱩᱱᱠᱩ ᱜᱮᱠᱚ ᱯᱮᱲᱟᱜ ᱢᱟ ᱩᱱᱠᱩ ᱠᱚ ᱡᱚᱢ ᱧᱩᱭ ᱢᱟ ᱟᱨ ᱩᱱᱠᱩᱣᱟᱜ ᱡᱩᱢᱤᱫ ᱯᱟᱹᱦᱤᱞ ᱜᱟᱛᱮ ᱟᱨ ᱥᱟᱹᱜᱟᱹᱭ ᱛᱟᱠᱚ ᱥᱩᱥᱟᱹᱨ ᱛᱟᱦᱮᱱ ᱢᱟ ᱚᱱᱟ ᱦᱩᱭᱩᱜ ᱠᱟᱱᱟ ᱜᱟᱹᱬᱤ ᱟᱥᱮᱱ ᱨᱮᱭᱟᱜ ᱡᱚᱥ ᱫᱚ ᱦᱳᱭ ᱟᱨ ᱱᱚᱰᱮ ᱧᱮᱞᱚᱜᱚᱜᱼᱟ ᱜᱟᱹᱬᱤ ᱟᱥᱮᱱ ᱥᱟᱶᱛᱮ ᱥᱮᱨᱮᱧ ᱫᱩᱨᱟᱹᱝ ᱟᱠᱚ ᱡᱟᱦᱟᱸ ᱞᱮᱠᱟ ᱞᱟᱹᱭ ᱜᱟᱱᱚᱜᱼᱟ ᱥᱮᱨᱮᱧ ᱛᱮ ᱡᱟᱦᱟᱸ ᱞᱮᱠᱟ ᱵᱚᱸᱜᱟ ᱠᱚ ᱟᱬᱜᱚᱱ ᱛᱟᱵᱚᱱᱟ ᱚᱱᱠᱟ ᱜᱮ ᱤᱱ ᱦᱤᱞᱳᱜ ᱦᱚᱸ ᱜᱟᱹᱬᱤ ᱥᱟᱶᱛᱮ ᱟᱠᱚ ᱥᱮᱨᱮᱧ ᱫᱩᱨᱟᱹᱝ ᱛᱟᱵᱚᱱᱟ ᱠᱚ ᱛᱚ ᱱᱚᱣᱟ ᱥᱮᱨᱮᱧ ᱨᱮᱱᱟᱜ ᱢᱮᱱᱮᱛ ᱠᱚ ᱚᱠᱟ ᱩᱭᱦᱟᱹᱨ ᱛᱮ ᱱᱚᱣᱟ ᱥᱮᱨᱮᱧ ᱫᱚᱠᱚ ᱫᱚᱦᱚ ᱠᱮᱫ ᱛᱟᱵᱚᱱᱟ ᱡᱟᱜᱮ ᱯᱷᱚᱨᱮ ᱚᱱᱟ ᱜᱟᱹᱬᱤ ᱥᱟᱞᱟᱜ ᱛᱮ ᱥᱮᱨᱮᱧ ᱟᱠᱚ ᱥᱟᱶᱛᱮ ᱚᱱᱟ ᱟᱵᱚᱣᱟᱜ ᱯᱤᱸᱰᱟᱹ ᱠᱚᱠᱚ ᱫᱟᱞᱟ ᱛᱚ ᱱᱚᱣᱟ ᱤᱫᱤ ᱠᱟᱛᱮ ᱠᱟᱹᱴᱤᱡ ᱵᱤᱱ ᱞᱟᱹᱭ ᱧᱚᱜ ᱠᱟᱱᱟ
ᱟᱫᱚ ᱥᱮᱨᱮᱧ ᱢᱟ ᱱᱟᱦᱟᱜ ᱯᱟᱞᱮ ᱟᱹᱞᱤᱧ ᱢᱟ ᱩᱱᱟᱹᱜ ᱱᱟᱦᱟᱜ ᱵᱟᱹᱞᱤᱧ ᱴᱷᱤᱠᱟᱹ ᱟᱠᱟᱫᱼᱟ ᱟᱫᱚ ᱚᱱᱠᱟ ᱢᱟ ᱜᱤᱫᱽᱨᱟᱹ ᱠᱚᱠᱚ ᱥᱮᱨᱮᱧ ᱵᱟᱲᱟᱭ ᱜᱮᱭᱟ ᱡᱮ ᱢᱟᱱᱮ ᱞᱟᱜᱽᱬᱮ ᱦᱚᱸᱠᱚ ᱥᱮᱨᱮᱧᱟ ᱵᱟᱠᱷᱟᱱ ᱜᱟᱺᱲᱤ ᱥᱮᱨᱮᱧ ᱦᱚᱸᱠᱚ ᱥᱮᱨᱮᱧᱟ ᱟᱨ ᱥᱮᱨᱮᱧ ᱨᱮᱱᱟᱜ ᱩᱱᱟᱹᱝ ᱴᱷᱤᱠ ᱥᱟᱺᱦᱤᱡ ᱱᱟᱜ ᱟᱹᱞᱤᱧ ᱵᱟᱹᱞᱤᱧ ᱴᱷᱤᱠᱟᱹ ᱠᱟᱜᱼᱟ ᱟᱫᱚ ᱠᱷᱟᱹᱞᱤ ᱚᱱᱟ ᱨᱮᱭᱟᱜ ᱢᱮᱱᱮᱛ ᱛᱮᱫ ᱜᱮ ᱱᱟᱜ ᱞᱤᱧ ᱞᱟᱹᱭ ᱟᱵᱤᱱᱟ ᱪᱮᱫ ᱠᱷᱟᱹᱛᱤᱨ ᱚᱱᱟ ᱯᱤᱸᱰᱟᱹ ᱠᱚ ᱫᱟᱞᱟ ᱟᱨ ᱵᱟᱠᱷᱟᱱ ᱪᱮᱫ ᱠᱷᱟᱹᱛᱤᱨ ᱠᱚ ᱟᱥᱮᱱᱟ ᱯᱤᱸᱰᱟᱹ ᱫᱚ ᱱᱚᱣᱟ ᱦᱤᱥᱟᱹᱵ ᱠᱚ ᱫᱟᱞᱟ ᱡᱮ ᱟᱵᱚ ᱚᱱᱟ ᱫᱚ ᱢᱤᱫ ᱫᱚ ᱚᱛ ᱫᱚ ᱚᱱᱟ ᱡᱟᱦᱟᱸᱭ ᱵᱚ ᱟᱵᱚ ᱡᱮ ᱢᱮᱱ ᱫᱚ ᱮᱱᱮᱡ ᱡᱚᱠᱷᱟᱡ ᱛᱩᱢᱫᱟᱜ ᱪᱮᱫᱟᱜ ᱵᱚ ᱨᱩᱭᱟ ᱴᱟᱢᱟᱠ ᱪᱮᱫᱟᱜ ᱵᱚ ᱥᱟᱰᱮᱭᱟ ᱜᱷᱩᱲᱤ ᱪᱮᱫᱟᱜ ᱵᱚ ᱨᱩᱭᱟ ᱠᱚᱨᱛᱟᱞ ᱪᱮᱫᱟᱜ ᱵᱚ ᱨᱩᱭᱟ ᱥᱟᱠᱣᱟ ᱪᱮᱫᱟᱜ ᱵᱚ ᱨᱩᱭᱟ ᱚᱸᱰᱮ ᱢᱤᱫᱴᱮᱱ ᱥᱟᱰᱮ ᱨᱮᱭᱟᱜ ᱞᱟᱹᱠᱛᱤ ᱢᱮᱱᱟᱜᱼᱟ ᱥᱟᱰᱮ ᱨᱮᱭᱟᱜ ᱞᱟᱹᱠᱛᱤ ᱦᱩᱭᱩᱜ ᱠᱟᱱᱟ ᱚᱸᱰᱮᱱ ᱠᱚ ᱦᱟᱯᱲᱟᱢ ᱠᱚ ᱡᱟᱦᱟᱸ ᱠᱚ ᱛᱟᱦᱮᱱᱟ ᱩᱱᱠᱩ ᱠᱚ ᱮᱵᱷᱮᱱ ᱠᱚᱣᱟ ᱩᱱᱠᱩ ᱫᱚ ᱢᱮᱱᱟᱜ ᱠᱚᱣᱟ ᱥᱮ ᱵᱟᱹᱱᱩᱜ ᱠᱚᱣᱟ ᱟᱹᱵᱤᱱ ᱡᱩᱫᱤ ᱡᱟᱦᱟᱸ ᱨᱮᱵᱤᱱ ᱪᱟᱞᱟᱜᱼᱟ ᱡᱟᱦᱟᱸᱭ ᱚᱲᱟᱜ ᱵᱷᱤᱛᱤᱨ ᱨᱮ ᱵᱚᱞᱚ ᱟᱠᱟᱱ ᱠᱷᱟᱱ ᱥᱤᱞᱯᱤᱧ ᱵᱤᱱ ᱠᱚᱴᱟᱵ ᱜᱚᱫ ᱠᱮᱭᱟ ᱟᱫᱚ ᱱᱩᱠᱩ ᱦᱚᱸ ᱚᱛ ᱨᱮ ᱡᱟᱦᱟᱸ ᱵᱚ ᱵᱚᱸᱜᱟ ᱵᱩᱨᱩ ᱢᱮᱱᱟᱜ ᱠᱚᱫᱚ ᱫᱷᱟᱹᱨᱛᱤ ᱨᱮ ᱩᱱᱠᱩ ᱦᱚᱸ ᱵᱚ ᱵᱟᱭ ᱟᱠᱟᱫ ᱠᱚᱣᱟ ᱟᱨ ᱵᱟᱠᱷᱟᱱ ᱫᱷᱟᱹᱨᱛᱤ ᱥᱟᱞᱟᱜ ᱠᱚ ᱢᱮᱥᱟ ᱟᱠᱟᱱ ᱫᱚ ᱟᱫᱚ ᱩᱱᱠᱩ ᱵᱚᱸᱜᱟ ᱵᱩᱨᱩ ᱵᱤᱱ ᱵᱮᱨᱮᱫ ᱠᱚᱣᱟ ᱪᱮᱫ ᱞᱮᱠᱟᱨᱮ ᱟᱨ ᱵᱟᱠᱷᱟᱱ ᱚᱸᱰᱮᱱ ᱠᱚ ᱵᱚᱸᱜᱟ ᱵᱩᱨᱩ ᱵᱤᱱ ᱵᱮᱨᱮᱫ ᱰᱚᱰᱮ ᱠᱚᱣᱟ ᱪᱮᱫ ᱞᱮᱠᱟᱨᱮ ᱛᱚ ᱚᱱᱟ ᱦᱤᱥᱟᱹᱵ ᱛᱮᱜᱮ ᱚᱛ ᱫᱚᱠᱚ ᱫᱟᱞᱟ ᱟᱫᱚ ᱚᱛ ᱫᱟᱞ ᱦᱚᱸ ᱱᱚᱣᱟ ᱱᱚᱝᱠᱟ ᱦᱩᱭᱩᱜ ᱠᱟᱱᱟ ᱚᱛ ᱫᱚ ᱚᱱᱟ ᱦᱤᱥᱟᱹᱵ ᱨᱮᱭᱟᱜ ᱠᱟᱹᱴᱤᱡ ᱫᱟᱞ ᱫᱚᱨᱠᱟᱨᱚᱜ ᱠᱟᱱᱟ ᱡᱮᱢᱚᱱ ᱟᱞᱚ ᱵᱟᱹᱲᱤᱡᱚᱜ ᱢᱟ ᱯᱤᱸᱰᱟᱹ ᱠᱚ ᱨᱟᱪᱟ ᱠᱚ ᱟᱫᱚ ᱫᱟᱞ ᱫᱚ ᱞᱟᱹᱠᱛᱤ ᱠᱟᱱ ᱜᱮᱭᱟ ᱮᱠᱷᱟᱡ ᱚᱱᱟ ᱦᱤᱥᱟᱹᱵ ᱛᱮᱜᱮ ᱵᱚ ᱫᱟᱞᱟ ᱟᱵᱚ ᱫᱚ ᱡᱟᱦᱟᱸ ᱨᱮᱜᱮ ᱢᱤᱫᱴᱟᱝ ᱥᱟᱰᱮ ᱛᱟᱵᱚ ᱫᱚᱨᱠᱟᱨ ᱛᱮᱢᱚ ᱫᱷᱟᱹᱨᱛᱤ ᱨᱮ ᱡᱮᱦᱮᱛᱩ ᱠᱚ ᱟᱵᱚᱨᱮᱱ ᱦᱟᱯᱲᱟᱢ ᱠᱚ ᱫᱷᱟᱹᱨᱛᱤ ᱥᱟᱞᱟᱜ ᱠᱚ ᱢᱮᱥᱟ ᱟᱠᱟᱱᱟ ᱦᱟᱥᱟ ᱨᱮ ᱢᱤᱞᱤ ᱟᱠᱟᱱᱟ ᱠᱚ ᱜᱩᱴᱤ ᱟᱠᱟᱱᱟ ᱠᱚ ᱚᱱᱠᱟᱱᱟᱜ ᱠᱟᱛᱷᱟ ᱠᱚᱵᱚ ᱵᱟᱠᱷᱮᱬ ᱜᱮᱭᱟ ᱟᱫᱚ ᱱᱩᱠᱩ ᱦᱚᱸ ᱡᱮᱦᱮᱛᱩ ᱦᱟᱥᱟ ᱨᱮᱠᱚ ᱢᱤᱞᱤ ᱜᱩᱴᱤ ᱟᱠᱟᱱᱟ ᱩᱱᱠᱩ ᱫᱚ ᱦᱟᱥᱟ ᱠᱚᱨᱮ ᱛᱤᱱ ᱡᱚᱠᱷᱟᱡ ᱜᱮᱠᱚ ᱛᱟᱦᱮᱱ ᱜᱮᱭᱟ ᱵᱟᱠᱷᱟᱱ ᱢᱮᱱᱟᱜ ᱠᱚᱣᱟ ᱟᱨ ᱩᱱᱠᱩ ᱵᱚ ᱰᱚᱰᱮ ᱠᱚ ᱞᱟᱹᱭ ᱠᱷᱟᱡ ᱚᱱᱟ ᱚᱲᱟᱜ ᱵᱚ ᱰᱚᱰᱮ ᱠᱚ ᱠᱷᱟᱱ ᱫᱚ ᱥᱤᱞᱯᱤᱧ ᱠᱚᱫᱚ ᱚᱱᱟ ᱫᱚ ᱢᱟᱹᱱᱢᱤ ᱜᱮᱠᱚ ᱵᱟᱠᱷᱨᱟ ᱠᱟᱱᱟ ᱤᱠᱷᱟᱹᱱ ᱵᱚᱸᱜᱟ ᱠᱚ ᱵᱟᱠᱷᱨᱟ ᱫᱟᱞ ᱫᱚ ᱠᱮᱵᱚᱞ ᱚᱛ ᱵᱚ ᱫᱟᱞ ᱞᱮᱠᱷᱟᱱ ᱫᱚ ᱟᱵᱚ ᱵᱚ ᱵᱚᱸᱜᱟ ᱠᱚ ᱵᱮᱨᱮᱫᱼᱟ ᱵᱟᱠᱷᱟᱱ ᱵᱚᱸᱜᱟ ᱠᱚ ᱮᱵᱷᱮᱱᱚᱜᱼᱟ ᱟᱨ ᱥᱟᱰᱮ ᱵᱟᱝᱠᱷᱟᱱ ᱫᱚ ᱵᱚᱸᱜᱟ ᱵᱟᱠᱚ ᱮᱵᱷᱮᱱᱚᱜᱼᱟ ᱟᱨ ᱵᱟᱠᱷᱟᱱ ᱵᱟᱠᱚ ᱠᱚᱭᱚᱜᱟ ᱟᱨ ᱵᱟᱠᱷᱟᱱ ᱵᱟᱠᱚ ᱨᱚᱲᱮᱭᱟ ᱟᱵᱚ ᱵᱚᱱ ᱧᱮᱞ ᱠᱚᱢᱟ ᱨᱩᱢᱩᱜ ᱠᱚᱦᱚᱸ ᱩᱱᱠᱩ ᱚᱛ ᱪᱮᱫᱟᱜ ᱠᱚ ᱫᱟᱞᱟ ᱡᱟᱦᱟᱸᱭ ᱜᱮ ᱨᱩᱢ ᱟᱠᱟᱱᱮ ᱛᱤᱥ ᱦᱚᱸ ᱚᱛ ᱵᱟᱭ ᱫᱟᱞ ᱞᱮᱠᱷᱟᱱ ᱩᱱᱤ ᱵᱟᱭ ᱢᱮᱱ ᱫᱟᱲᱮᱭᱟᱜᱼᱟ ᱚᱛ ᱨᱮᱜᱮ ᱢᱟᱲᱟᱝ ᱮ ᱫᱟᱞᱟ ᱚᱛ ᱟᱹᱰᱤ ᱫᱷᱟᱣᱮ ᱫᱟᱞ ᱞᱮᱱᱟ ᱩᱱᱤ ᱵᱚᱸᱜᱟ ᱦᱟᱹᱡᱩᱜ ᱟᱭ ᱟᱨ ᱵᱟᱠᱷᱟᱱ ᱩᱱᱤ ᱵᱚᱸᱜᱟ ᱟᱵᱚ ᱥᱟᱞᱟᱜ ᱮ ᱨᱚᱯᱚᱲᱚᱜᱼᱟ ᱚᱛ ᱵᱤᱱ ᱫᱟᱞ ᱛᱮᱫᱚ ᱨᱩᱢ ᱵᱚᱸᱜᱟ ᱦᱚᱸ ᱯᱟᱞᱮ ᱤᱧ ᱢᱮᱱᱮᱫ ᱟᱹᱧ ᱵᱟᱹᱧ ᱧᱮᱞ ᱟᱠᱟᱫ ᱠᱚᱣᱟ ᱡᱮᱛᱮ ᱜᱮ ᱨᱩᱢᱩᱜ ᱠᱚᱠᱚ ᱢᱮᱱᱟᱜ ᱠᱚᱫᱚ ᱡᱚᱛᱚ ᱨᱩᱢᱩᱜ ᱠᱚ ᱚᱛ ᱠᱚ ᱫᱟᱞᱟ ᱟᱫᱚ ᱱᱤᱛᱳᱜ ᱫᱚ ᱚᱛ ᱫᱟᱞ ᱨᱮᱭᱟᱜ ᱦᱚᱸ ᱞᱟᱠᱪᱟᱨ ᱫᱚ ᱚᱱᱟ ᱠᱟᱱ ᱜᱮᱭᱟ ᱟᱫᱚ ᱚᱛ ᱫᱚ ᱵᱮᱱᱟᱣ ᱟᱠᱟᱫ ᱯᱤᱸᱰᱟᱹ ᱠᱚ ᱨᱟᱪᱟ ᱠᱚ ᱟᱞᱚ ᱵᱟᱹᱲᱤᱡᱚᱜ ᱞᱮᱠᱟ ᱵᱚᱱ ᱫᱟᱞ ᱢᱟ ᱟᱨ ᱚᱱᱠᱟᱱᱟᱜ ᱦᱟᱯᱟ ᱛᱮᱜᱮ ᱵᱚᱱ ᱫᱟᱞ ᱢᱟ ᱤᱠᱷᱟᱹᱱ ᱚᱛ ᱫᱚ ᱥᱟᱰᱮ ᱦᱚᱪᱚ ᱞᱟᱹᱠᱛᱤ ᱠᱟᱱᱟ ᱚᱛ ᱫᱚ ᱫᱟᱞ ᱞᱟᱹᱠᱛᱤ ᱠᱟᱱᱟ ᱟᱨ ᱵᱟᱠᱷᱟᱱ ᱵᱚᱸᱜᱟ ᱵᱩᱨᱩ ᱚᱱᱟ ᱚᱲᱟᱜ ᱨᱮ ᱪᱟᱞᱟᱜ ᱟᱨ ᱵᱟᱠᱷᱟᱱ ᱚᱱᱟ ᱚᱲᱟᱜ ᱨᱮ ᱫᱩᱲᱩᱵ ᱛᱤᱸᱜᱩᱱ ᱵᱟᱠᱷᱨᱟ ᱴᱷᱟᱶ ᱟᱵᱚᱨᱮᱱ ᱚᱱᱟ ᱵᱟᱠᱚ ᱧᱟᱢᱟ ᱚᱱᱟ ᱫᱚ ᱢᱤᱫᱴᱟᱹᱝ ᱥᱟᱰᱮ ᱨᱮᱭᱟᱜ ᱫᱷᱟᱹᱨᱛᱤ ᱟᱭᱳ ᱥᱟᱰᱮ ᱨᱮᱭᱟᱜ ᱢᱤᱫᱴᱟᱹᱝ ᱤᱭᱟᱹ ᱠᱟᱱᱟ ᱢᱟᱱᱮ ᱱᱮᱶᱛᱟ ᱠᱟᱱᱟ ᱟᱵᱚ ᱡᱮᱛᱮ ᱞᱮᱠᱟᱱ ᱡᱤᱱᱤᱥ ᱢᱤᱫᱴᱟᱹᱝ ᱴᱩᱠᱩᱡ ᱵᱚ ᱦᱟᱛᱟᱣ ᱨᱮᱦᱚᱸ ᱵᱤᱱ ᱠᱚᱴᱟᱵ ᱛᱮᱫᱚ ᱵᱟᱵᱚ ᱦᱟᱛᱟᱣᱟ ᱴᱩᱠᱩᱡ ᱡᱮ ᱵᱮᱥ ᱥᱟᱰᱮ ᱠᱟᱱᱟ ᱥᱮ ᱵᱟᱝ ᱵᱟᱝ ᱥᱟᱰᱮ ᱠᱟᱱᱟ ᱚᱱᱟ ᱦᱚᱸ ᱱᱚᱝᱠᱟᱱᱟᱜ ᱜᱮ ᱵᱚᱸᱜᱟ ᱵᱩᱨᱩ ᱫᱚ ᱚᱱᱟ ᱫᱚ ᱵᱟᱹᱲᱤᱡ ᱦᱤᱥᱟᱹᱵᱽ ᱫᱚ ᱵᱟᱠᱚ ᱫᱟᱞᱮᱜᱼᱟ ᱟᱫᱚ ᱵᱮᱥ ᱦᱤᱥᱟᱹᱵ ᱜᱮᱠᱚ ᱫᱟᱞᱮᱜᱼᱟ ᱚᱱᱟ ᱤᱭᱟᱹ ᱛᱮᱜᱮ ᱚᱛ ᱫᱟᱞ ᱦᱚᱸ ᱵᱟᱹᱲᱤᱡ ᱫᱚ ᱵᱟᱝ ᱠᱟᱱᱟ ᱵᱩᱜᱤ ᱠᱟᱱ ᱜᱮᱭᱟ
ᱛᱚ ᱞᱟᱹᱭ ᱠᱮᱜᱼᱟ ᱠᱤᱱ ᱚᱱᱟ ᱠᱟᱛᱷᱟ ᱛᱟᱵᱚᱱ ᱛᱚ ᱟᱨ ᱢᱤᱫ ᱜᱚᱢᱠᱮ ᱛᱟᱹᱠᱤᱱ ᱵᱚᱱ ᱠᱩᱞᱤ ᱠᱤᱱᱟ ᱡᱮ ᱡᱟᱦᱟᱸ ᱜᱟᱹᱬᱤ ᱟᱥᱮᱱ ᱵᱚᱱ ᱞᱟᱹᱭᱮᱜᱼᱟ ᱱᱚᱣᱟ ᱜᱟᱹᱬᱤ ᱟᱥᱮᱱ ᱵᱟᱝ ᱵᱟᱝ ᱞᱟᱹᱭ ᱠᱟᱛᱮᱫ ᱟᱵᱚ ᱡᱩᱫᱤ ᱦᱟᱹᱬᱩ ᱟᱥᱮᱱ ᱵᱟᱝᱠᱷᱟᱱ ᱟᱨ ᱮᱴᱟᱜᱟᱜ ᱠᱚ ᱡᱤᱵᱽᱼᱡᱤᱭᱟᱹᱞᱤ ᱠᱚᱢᱟ ᱢᱮᱱᱟᱜ ᱠᱚᱜᱮ ᱩᱱᱠᱩᱣᱟᱜ ᱟᱥᱮᱱ ᱠᱟᱛᱷᱟ ᱵᱚ ᱞᱟᱹᱭ ᱨᱮᱱᱟᱜ ᱠᱟᱛᱷᱟ ᱠᱤᱱᱛᱩ ᱪᱮᱫᱟᱜ ᱜᱟᱹᱬᱤ ᱟᱨ ᱜᱟᱹᱬᱤ ᱜᱮᱵᱚ ᱞᱟᱹᱭ ᱠᱮᱜᱼᱟ ᱚᱱᱟ ᱤᱫᱤ ᱠᱟᱛᱮ ᱠᱟᱹᱴᱤᱡ ᱵᱚ ᱠᱩᱞᱤ ᱧᱚᱜ ᱠᱤᱱᱟ
ᱟᱫᱚ ᱠᱟᱛᱷᱟ ᱦᱩᱭᱩᱜ ᱠᱟᱱᱟ ᱢᱟᱱᱮ ᱜᱟᱹᱬᱤ ᱟᱥᱮᱱ ᱫᱚ ᱱᱚᱣᱟ ᱠᱷᱟᱹᱛᱤᱨ ᱜᱮ ᱱᱟᱜ ᱠᱚ ᱢᱮᱱᱮᱜᱼᱟ ᱜᱟᱹᱬᱤ ᱟᱥᱮᱱ ᱢᱮᱱ ᱞᱮᱠᱷᱟᱱ ᱫᱚ ᱜᱟᱹᱬᱤ ᱜᱮᱠᱚ ᱟᱥᱮᱱ ᱠᱚᱣᱟ ᱚᱸᱰᱮ ᱢᱟ ᱦᱟᱹᱬᱩ ᱢᱟ ᱵᱟᱠᱚ ᱟᱥᱮᱱᱮᱜ ᱠᱚᱣᱟ ᱥᱮ ᱮᱴᱟᱜ ᱠᱚᱦᱚᱸ ᱵᱟᱠᱚ ᱟᱥᱮᱱᱮᱫ ᱠᱚᱣᱟ ᱡᱩᱫᱤ ᱥᱩᱫᱩ ᱜᱟᱹᱬᱤ ᱟᱥᱮᱱ ᱛᱮᱵᱚ ᱧᱮᱞᱟ ᱱᱚᱰᱮ ᱫᱚ ᱚᱱᱟ ᱯᱟᱨᱟᱵᱽ ᱥᱮᱱ ᱵᱟᱵᱚ ᱤᱫᱤᱭᱟ ᱜᱟᱹᱬᱤ ᱫᱚ ᱯᱟᱹᱦᱤᱞ ᱫᱚᱠᱚ ᱟᱹᱥᱩᱞ ᱠᱚᱣᱟ ᱱᱮᱛᱟᱨ ᱥᱚᱨᱠᱟᱨᱮ ᱠᱚᱵᱽᱡᱟ ᱠᱮᱫ ᱛᱮᱥᱮ ᱵᱟᱠᱚ ᱟᱹᱥᱩᱞᱮᱫ ᱠᱚᱣᱟ ᱵᱟᱠᱷᱟᱱ ᱫᱚ ᱜᱟᱹᱬᱤ ᱠᱚ ᱟᱹᱥᱩᱞ ᱠᱚᱣᱟ ᱟᱨ ᱜᱟᱹᱬᱤ ᱠᱚ ᱮᱱᱮᱡ ᱠᱚᱣᱟ ᱟᱨ ᱩᱱᱤ ᱜᱟᱹᱬᱤᱢ ᱮᱱᱮᱡᱮ ᱠᱷᱟᱱ ᱩᱱᱤ ᱦᱮᱸ ᱚᱛ ᱨᱮ ᱦᱟᱯᱟᱢ ᱫᱟᱞ ᱞᱮᱱᱟ ᱩᱱᱤ ᱜᱟᱹᱬᱤ ᱟᱢ ᱚᱠᱟ ᱞᱮᱠᱟ ᱥᱟᱰᱮ ᱦᱚᱪᱚᱭᱟ ᱚᱱᱟ ᱡᱷᱟᱯ ᱛᱮ ᱩᱱᱤ ᱜᱟᱹᱬᱤ ᱮᱱᱮᱡ ᱟᱭ ᱟᱫᱚ ᱱᱚᱜᱼᱚ ᱱᱚᱣᱟ ᱠᱷᱟᱹᱛᱤᱨ ᱜᱮ ᱱᱟᱜ ᱦᱚᱭᱛᱳ ᱜᱟᱹᱬᱤ ᱟᱥᱮᱱ ᱫᱚᱵᱚ ᱢᱮᱱᱮᱜᱼᱟ ᱜᱚᱢᱠᱮ ᱛᱟᱹᱠᱤᱱ ᱱᱚᱣᱟ ᱠᱟᱛᱷᱟ ᱠᱤᱱ ᱞᱟᱹᱭ ᱥᱚᱫᱚᱨᱟᱜ ᱵᱚᱱᱟ ᱛᱚ ᱟᱨ ᱢᱤᱫᱴᱟᱝ ᱜᱚᱢᱠᱮ ᱛᱟᱹᱠᱤᱱ ᱦᱚᱸᱵᱚ ᱠᱩᱞᱤ ᱠᱤᱱᱟ ᱱᱚᱣᱟ ᱤᱫᱤ ᱠᱟᱛᱮ ᱢᱟᱱᱮ ᱮᱠᱪᱩᱭᱮᱞᱤ ᱜᱟᱹᱬᱤ ᱟᱥᱮᱱ ᱪᱮᱫᱟᱜ ᱵᱚ ᱢᱮᱱ ᱢᱮᱛᱟᱜ ᱠᱟᱱᱟ ᱟᱫᱚ ᱢᱤᱫ ᱠᱟᱛᱷᱟ ᱢᱟ ᱱᱟᱜ ᱱᱩᱠᱤᱱ ᱟᱵᱚ ᱱᱚᱵᱤᱱ ᱢᱟᱢᱚ ᱛᱟᱹᱠᱤᱱ ᱱᱟᱜ ᱠᱤᱱ ᱞᱟᱹᱭ ᱠᱮᱫ ᱜᱮᱭᱟ ᱡᱮ ᱜᱟᱹᱲᱤ ᱫᱚᱠᱚ ᱟᱹᱥᱩᱞ ᱠᱚᱜᱮ ᱯᱟᱹᱦᱤᱞ ᱫᱚ ᱨᱮᱸᱜᱮᱡ ᱚᱨᱮᱡ ᱦᱚᱲ ᱠᱚ ᱜᱟᱹᱲᱤ ᱠᱚ ᱜᱤᱫᱽᱨᱟᱹ ᱠᱚ ᱮᱱᱮᱡ ᱠᱚᱛᱮ ᱟᱥᱮᱱ ᱠᱚᱣᱟ ᱠᱚ ᱚᱲᱟᱜ ᱚᱲᱟᱜ ᱟᱨ ᱚᱱᱟ ᱜᱮ ᱢᱟᱱᱮ ᱦᱟᱲᱟᱢ ᱦᱚᱲ ᱠᱚ ᱵᱟᱠᱷᱟᱱ ᱫᱚ ᱚᱠᱚᱭ ᱠᱚᱪᱚᱝ ᱠᱚᱲᱟ ᱦᱚᱲ ᱠᱚ ᱦᱚᱸ ᱦᱟᱲᱟᱢ ᱦᱚᱲ ᱠᱚ ᱡᱟᱦᱟᱸᱭ ᱠᱚ ᱦᱟᱸᱜ ᱵᱟᱹᱫᱽ ᱵᱟᱹᱭᱦᱟᱹᱲ ᱠᱚ ᱵᱟᱝ ᱛᱟᱦᱮᱸ ᱠᱟᱱᱟ ᱵᱟᱠᱚ ᱪᱟᱥᱟ ᱩᱱᱠᱩ ᱠᱚ ᱠᱚᱭ ᱡᱚᱝ ᱛᱮ ᱠᱚᱭ ᱠᱟᱛᱮ ᱚᱱᱟ ᱠᱚ ᱟᱹᱥᱩᱞᱚᱜᱼᱟ ᱟᱫᱚ ᱯᱟᱹᱦᱤᱞ ᱫᱚ ᱜᱟᱹᱲᱤ ᱠᱚᱦᱚᱸ ᱦᱚᱯᱚᱱ ᱠᱚ ᱥᱟᱵ ᱟᱹᱜᱩ ᱠᱟᱛᱮ ᱠᱚ ᱟᱹᱥᱩᱞ ᱞᱮᱫ ᱠᱚᱣᱟ ᱟᱨ ᱱᱮᱛᱟᱨ ᱢᱟ ᱦᱟᱸᱜ ᱚᱱᱮ ᱠᱤᱪᱷᱩ ᱞᱟᱹᱭ ᱠᱮᱫ ᱞᱮᱠᱟᱱ ᱠᱟᱛᱷᱟ ᱛᱮᱜᱮ ᱡᱮ ᱥᱚᱨᱠᱟᱨᱟᱜ ᱱᱤᱛᱤ ᱱᱤᱭᱚᱢ ᱦᱤᱥᱟᱹᱵ ᱛᱮ ᱩᱱᱠᱩ ᱠᱚ ᱟᱹᱥᱩᱞ ᱦᱚᱸ ᱢᱩᱥᱠᱤᱞ ᱜᱮᱭᱟ ᱟᱨ ᱛᱟᱨᱯᱚᱨ ᱩᱱᱠᱩ ᱵᱚᱞᱟᱣ ᱞᱟᱹᱜᱤᱫ ᱦᱚᱸ ᱥᱚᱢᱚᱭ ᱞᱟᱹᱠᱛᱤ ᱠᱟᱱᱟ ᱟᱫᱚ ᱜᱟᱹᱲᱤ ᱫᱚ ᱱᱚᱣᱟ ᱠᱷᱟᱹᱛᱤᱨ ᱵᱚ ᱢᱮᱱ ᱠᱮᱜᱼᱟ ᱦᱟᱹᱬᱩ ᱵᱟᱵᱚ ᱢᱮᱱ ᱞᱟᱜᱼᱟ ᱥᱮ ᱟᱨ ᱪᱮᱫ ᱵᱟᱵᱚ ᱢᱮᱱ ᱞᱟᱜᱼᱟ ᱚᱱᱟ ᱢᱟ ᱡᱩᱫᱟᱹ ᱜᱮᱭᱟ ᱟᱫᱚᱧ ᱢᱮᱱᱟ ᱜᱟᱹᱲᱤ ᱫᱚ ᱵᱟᱹᱵᱩ ᱢᱤᱫᱴᱟᱹᱝ ᱢᱟᱹᱱᱢᱤᱭᱟᱜ ᱦᱚᱸ ᱢᱤᱫᱴᱟᱹᱝ ᱚᱲᱚᱝ ᱠᱟᱱᱟ ᱟᱫᱚ ᱢᱟᱹᱱᱢᱤᱭᱟᱜ ᱚᱲᱚᱝ ᱵᱷᱤᱛᱤᱨ ᱨᱮ ᱜᱟᱹᱲᱤ ᱫᱚ ᱦᱩᱭᱩᱜ ᱠᱟᱱ ᱛᱟᱭᱟ ᱦᱩᱰᱤᱧ ᱚᱲᱚᱝ ᱜᱤᱫᱽᱨᱟᱹ ᱚᱲᱚᱝ ᱠᱟᱱ ᱛᱟᱭᱟ ᱢᱟᱱᱮ ᱜᱟᱹᱬᱤ ᱫᱚ ᱡᱩᱫᱤ ᱢᱤᱫᱴᱟᱝ ᱜᱤᱫᱽᱨᱟᱹ ᱠᱟᱱᱟᱭ ᱦᱟᱹᱬᱩ ᱫᱚ ᱥᱮᱬᱟᱭᱤᱡ ᱠᱟᱱᱟᱭ ᱟᱫᱚ ᱟᱹᱵᱤᱱ ᱢᱤᱫᱴᱟᱝ ᱜᱤᱫᱽᱨᱟᱹ ᱫᱚ ᱟᱹᱵᱤᱱ ᱚᱠᱟ ᱞᱮᱠᱟ ᱵᱤᱱ ᱢᱮᱱᱟ ᱩᱱᱤ ᱚᱱᱠᱟ ᱜᱮ ᱞᱩᱦᱩᱠ ᱫᱟᱲᱮᱭᱟᱜᱼᱟᱭ ᱛᱚ ᱢᱟᱱᱮ ᱩᱱᱠᱩ ᱜᱟᱹᱬᱤ ᱟᱨ ᱦᱟᱹᱬᱩ ᱵᱷᱤᱛᱨᱤ ᱨᱮᱱ ᱫᱚ ᱚᱲᱚᱝ ᱵᱷᱤᱛᱨᱤ ᱨᱮ ᱱᱩᱠᱩᱣᱟᱜ ᱫᱚ ᱜᱤᱫᱽᱨᱟᱹ ᱚᱲᱚᱝ ᱠᱟᱱ ᱛᱟᱠᱚᱣᱟ ᱟᱨ ᱩᱱᱠᱩ ᱫᱚ ᱜᱤᱫᱽᱨᱟᱹ ᱠᱟᱱᱟ ᱠᱚ ᱢᱟᱱᱮ ᱜᱤᱫᱽᱨᱟᱹ ᱫᱚ ᱚᱠᱟᱢ ᱢᱮᱛᱟᱭᱟ ᱩᱱᱤ ᱚᱱᱟᱭ ᱠᱟᱹᱢᱤᱭᱟ ᱟᱨ ᱥᱮᱬᱟ ᱦᱚᱲ ᱫᱚ ᱚᱱᱠᱟ ᱦᱚᱸ ᱵᱟᱢ ᱢᱮᱱ ᱫᱟᱲᱮᱭᱟᱜᱼᱟ ᱟᱨ ᱦᱟᱹᱬᱩ ᱫᱚ ᱟᱵᱚᱣᱟᱜ ᱞᱟᱠᱪᱟᱨ ᱨᱮᱱ ᱫᱚᱠᱚ ᱵᱟᱝ ᱠᱟᱱᱟ ᱢᱤᱫ ᱫᱚ ᱦᱩᱭᱩᱜ ᱠᱟᱱᱟ ᱪᱮᱫ ᱩᱱᱠᱩ ᱫᱚ ᱦᱚᱲᱟᱜ ᱠᱟᱛᱷᱟ ᱦᱚᱸ ᱰᱷᱮᱨ ᱵᱟᱠᱚ ᱵᱟᱛᱟᱣᱟ ᱟᱨ ᱩᱱᱠᱩ ᱫᱚ ᱦᱚᱲ ᱵᱟᱨᱟᱵᱟᱹᱨᱤ ᱡᱚᱴᱟᱣ ᱥᱚᱢᱟᱱ ᱦᱚᱲ ᱠᱟᱱᱟ ᱠᱚ ᱩᱱᱠᱩ ᱫᱚ ᱛᱤᱱ ᱡᱚᱠᱷᱟᱡ ᱦᱚᱸ ᱠᱟᱛᱷᱟ ᱵᱟᱭ ᱵᱟᱛᱟᱣᱟᱢ ᱠᱷᱟᱡ ᱟᱢ ᱥᱟᱞᱟᱜ ᱦᱚᱸᱭ ᱠᱷᱟᱹᱯᱟᱹᱨᱤᱭᱟᱹᱜᱼᱟ ᱛᱟᱯᱟᱢᱟᱭ ᱟᱨ ᱦᱟᱹᱬᱩ ᱫᱚ ᱚᱱᱟ ᱦᱤᱥᱟᱹᱵ ᱛᱮᱜᱮ ᱟᱫᱚ ᱜᱟᱹᱬᱤ ᱫᱚᱠᱚ ᱠᱟᱹᱴᱤᱡᱼᱟ ᱟᱨ ᱩᱱᱤ ᱫᱚ ᱠᱟᱛᱷᱟᱭ ᱵᱟᱛᱟᱣᱟ ᱚᱱᱟ ᱦᱤᱥᱟᱹᱵ ᱛᱮᱜᱮ ᱱᱟᱜ ᱜᱟᱹᱬᱤ ᱫᱚᱵᱚ ᱟᱹᱥᱩᱞ ᱠᱚᱣᱟ ᱟᱨ ᱜᱟᱹᱬᱤ ᱟᱥᱮᱱ ᱜᱮᱵᱚ ᱢᱮᱱᱟ ᱟᱨ ᱜᱟᱹᱬᱤ ᱜᱮᱵᱚ ᱵᱮᱱᱟᱣ ᱠᱚᱣᱟ ᱟᱨ ᱦᱟᱺᱬᱩ ᱢᱟ ᱱᱟᱜ ᱠᱚ ᱞᱟᱹᱭ ᱫᱚ ᱩᱱᱤ ᱢᱟ ᱪᱮᱫ ᱨᱮᱪᱚᱭ ᱠᱩᱭᱟᱹ ᱟᱠᱟᱱ ᱟᱫᱚ ᱩᱱᱤ ᱚᱱᱟ ᱠᱩᱭᱟᱹ ᱢᱚᱪᱟ ᱦᱚᱲ ᱧᱮᱧᱮᱞ ᱯᱟᱞᱮ ᱟᱹᱲᱤᱥ ᱠᱚ ᱵᱩᱡᱷᱟᱹᱣᱟ ᱡᱮ ᱟᱵᱚ ᱢᱟ ᱡᱟᱦᱟᱸᱭ ᱦᱚᱲᱮ ᱠᱩᱭᱟᱹ ᱠᱚᱜᱼᱟ ᱡᱟᱦᱟᱱᱟᱜ ᱨᱚᱲ ᱛᱮ ᱨᱮᱦᱚᱸ ᱨᱩᱯ ᱛᱮ ᱨᱮᱦᱚᱸ ᱩᱱᱤᱭᱟᱜ ᱢᱮᱫᱦᱟ ᱫᱚ ᱵᱟᱝ ᱧᱮᱞ ᱥᱟᱱᱟ ᱵᱚᱱᱟ ᱟᱨ ᱜᱟᱹᱬᱤ ᱫᱚ ᱵᱟᱠᱚ ᱠᱩᱭᱟᱹᱣᱟ ᱟᱫᱚ ᱚᱱᱟ ᱦᱤᱥᱟᱹᱵ ᱛᱮᱜᱮ ᱯᱟᱞᱮ ᱜᱟᱹᱬᱤ ᱫᱚ ᱱᱚᱝᱠᱟ ᱟᱠᱟᱜ ᱟᱠᱚ ᱟᱫᱚ ᱚᱱᱟ ᱫᱚ ᱜᱟᱹᱬᱤ ᱠᱷᱚᱱ ᱜᱮ ᱱᱮᱛᱟᱨ ᱦᱚᱲ ᱫᱚ ᱟᱫᱚ ᱚᱱᱟ ᱫᱚ ᱢᱤᱫᱴᱟᱝ ᱜᱟᱹᱲᱭᱟᱹ ᱦᱚᱲᱟᱜ ᱠᱟᱹᱢᱤ ᱞᱮᱠᱟ ᱠᱚ ᱵᱩᱡᱷᱟᱹᱣᱮᱜᱼᱟ ᱵᱟᱠᱷᱟᱱ ᱚᱱᱟ ᱨᱮᱭᱟᱜ ᱡᱚᱥ ᱢᱮᱱᱮᱛ ᱛᱮᱫ ᱫᱚ ᱵᱟᱠᱚ ᱴᱷᱤᱠᱟᱹ ᱟᱠᱟᱜᱼᱟ ᱢᱮᱱ ᱫᱚ ᱜᱟᱹᱬᱤ ᱫᱚ ᱢᱤᱫᱴᱟᱝ ᱡᱤᱵᱽ ᱡᱤᱭᱟᱹᱞᱤ ᱠᱚ ᱵᱷᱤᱛᱤᱨ ᱜᱤᱫᱽᱨᱟᱹ ᱚᱲᱚᱝ ᱠᱟᱱᱟ ᱚᱱᱟ ᱞᱮᱠᱟ ᱦᱤᱥᱟᱹᱵ ᱛᱮᱜᱮ ᱡᱮ ᱱᱩᱭ ᱫᱚ ᱜᱟᱹᱬᱤ ᱫᱚᱠᱚ ᱟᱥᱮᱱ ᱠᱚᱣᱟ ᱟᱨ ᱜᱟᱹᱬᱤ ᱟᱥᱮᱱ ᱡᱚᱠᱷᱟᱜ ᱦᱚᱸ ᱟᱨ ᱩᱱᱠᱩ ᱫᱚ ᱟᱹᱰᱤ ᱪᱚᱨᱚᱠ ᱠᱚ ᱮᱱᱮᱡᱼᱟ ᱟᱹᱰᱤ ᱪᱚᱨᱚᱠ ᱠᱚ ᱞᱩᱦᱩᱠᱟ ᱟᱨ ᱩᱱᱠᱩ ᱟᱹᱥᱩᱞ ᱫᱚ ᱟᱞᱜᱟ ᱜᱮᱭᱟ ᱩᱱᱠᱩ ᱧᱟᱢ ᱦᱚᱸ ᱟᱞᱜᱟ ᱜᱮᱭᱟ ᱚᱱᱟ ᱛᱮᱜᱮ ᱜᱟᱹᱬᱤ ᱦᱚᱸᱠᱚ ᱞᱟᱹᱭᱟ ᱛᱟᱭᱚᱢ ᱛᱮ ᱟᱨᱦᱚᱸ ᱚᱱᱟ ᱜᱮᱠᱚ ᱢᱮᱛᱟᱜᱼᱟ ᱵᱩᱲᱦᱤ ᱜᱟᱹᱬᱤ ᱠᱚ ᱤᱠᱷᱟᱹᱱ ᱵᱩᱲᱦᱤ ᱦᱟᱹᱬᱩ ᱠᱚᱫᱚ ᱵᱟᱠᱚ ᱢᱮᱱᱟ ᱟᱫᱚ ᱩᱱᱠᱩ ᱫᱚ ᱜᱟᱹᱬᱤ ᱜᱮᱠᱚ ᱢᱮᱱᱟ ᱟᱨ ᱵᱩᱲᱦᱤ ᱜᱟᱹᱬᱤ ᱠᱚ ᱢᱮᱱᱟ ᱥᱟᱶᱛᱮ ᱰᱟᱱᱴᱟ ᱚᱠᱟᱨᱮ ᱠᱚᱲᱟ ᱥᱩᱢᱩᱝ ᱠᱚ ᱮᱱᱮᱡᱼᱟ ᱠᱷᱮᱞᱳᱰ ᱞᱮᱠᱟᱱᱟᱜ ᱠᱚᱫᱚ ᱰᱟᱱᱴᱟ ᱦᱚᱸᱠᱚ ᱮᱱᱮᱡ ᱜᱮᱭᱟ ᱰᱟᱱᱴᱟ ᱮᱱᱮᱡ ᱨᱮ ᱟᱫᱚ ᱡᱚᱥ ᱫᱚ ᱱᱚᱣᱟ ᱠᱟᱱᱟ ᱡᱮ ᱰᱟᱱᱴᱟ ᱧᱩᱛᱩᱢ ᱛᱮ ᱯᱟᱹᱦᱤᱞ ᱫᱚ ᱟᱵᱚ ᱫᱚ ᱯᱷᱤᱨᱠᱟᱹᱞ ᱮᱱᱮᱡ ᱦᱚᱸᱠᱚ ᱪᱮᱫᱚᱜᱼᱟ ᱯᱷᱤᱨᱠᱟᱹᱞ ᱢᱮᱱ ᱞᱮᱠᱷᱟᱱ ᱫᱚ ᱟᱫᱚ ᱮᱱᱦᱤᱞᱳᱜ ᱫᱚ ᱞᱟᱹᱲᱦᱟᱹᱭ ᱞᱮᱠᱟᱱᱟᱜ ᱠᱟᱛᱷᱟ ᱦᱚᱸ ᱠᱟᱛᱷᱟ ᱠᱟᱱᱟ ᱚᱱᱟᱨᱮ ᱠᱚᱲᱟ ᱠᱚᱠᱚ ᱯᱷᱩᱨᱛᱤᱜᱼᱟ ᱟᱨ ᱠᱚ ᱪᱮᱫᱚᱜᱼᱟ ᱚᱱᱟ ᱠᱚ ᱡᱤᱱᱤᱥ ᱠᱚᱦᱚᱸ᱾ ᱜᱟᱹᱬᱤ ᱠᱟᱛᱷᱟ ᱢᱟ ᱱᱟᱦᱟᱜ ᱞᱤᱧ ᱞᱟᱹᱭ ᱠᱮᱫ ᱜᱮᱭᱟ ᱟᱫᱚ ᱚᱱᱮ ᱚᱱᱟ ᱦᱟᱹᱬᱩ ᱪᱮᱫᱟᱜ ᱦᱟᱹᱬᱩ ᱮᱱᱮᱡ ᱵᱟᱵᱚᱱ ᱢᱮᱱᱮᱜᱼᱟ ᱟᱫᱚ ᱟᱵᱚ ᱱᱟᱜᱟᱢ ᱠᱟᱹᱦᱱᱤ ᱠᱚᱨᱮ ᱵᱚᱱ ᱵᱟᱰᱟᱭ ᱟᱠᱟᱜᱼᱟ ᱠᱤᱵᱟ ᱵᱤᱱᱛᱤ ᱵᱟᱠᱷᱮᱬ ᱠᱚᱨᱮ ᱦᱚᱸ ᱵᱚᱱ ᱵᱟᱰᱟᱭᱮᱫ ᱜᱮᱭᱟ ᱦᱟᱲᱟᱢ ᱦᱟᱹᱬᱩ ᱪᱤᱱᱛᱮ ᱯᱤᱞᱪᱩ ᱦᱟᱲᱟᱢ ᱯᱤᱞᱪᱩ ᱵᱩᱰᱷᱤ ᱱᱟᱦᱟᱜ ᱮ ᱦᱚᱨᱦᱚ ᱦᱟᱨᱟ ᱞᱮᱫ ᱠᱤᱱᱟ ᱩᱱᱤ ᱫᱚ ᱚᱠᱚᱭ ᱠᱟᱱᱟᱭ ᱩᱱᱤ ᱫᱚ ᱱᱟᱦᱟᱜ ᱥᱤᱥᱤᱨᱡᱟᱹᱣᱤᱡ ᱥᱤᱥᱤᱨᱡᱟᱹᱣᱤᱡ ᱜᱮ ᱦᱟᱲᱟᱢ ᱦᱟᱹᱬᱩ ᱪᱤᱱᱛᱮ ᱦᱚᱨᱦᱚ ᱦᱟᱨᱟ ᱞᱮᱫ ᱠᱤᱱᱟᱹ ᱚᱱᱟ ᱠᱷᱟᱹᱛᱤᱨ ᱛᱮ ᱦᱟᱹᱬᱩ ᱫᱚ ᱟᱵᱚ ᱨᱮᱱ ᱵᱚᱸᱜᱟ ᱠᱟᱱᱟ ᱠᱚ ᱟᱫᱚ ᱚᱸᱰᱮ ᱫᱚ ᱱᱟᱦᱟᱜ ᱟᱵᱚ ᱫᱚ ᱩᱱᱠᱩ ᱫᱚ ᱪᱮᱫᱟᱜ ᱵᱚ ᱚᱱᱠᱟ ᱵᱚ ᱟᱥᱮᱱᱮᱭᱟ ᱚᱱᱟ ᱠᱷᱟᱹᱛᱤᱨ ᱛᱮ ᱦᱟᱹᱬᱩ ᱫᱚ ᱚᱸᱰᱮ ᱫᱚ ᱵᱟᱵᱚ ᱵᱮᱵᱷᱟᱨᱮᱫ ᱠᱚᱣᱟ ᱥᱮ ᱚᱱᱟ ᱨᱚᱲ ᱵᱟᱵᱚ ᱵᱮᱵᱷᱟᱨᱮᱜᱼᱟ ᱱᱚᱜᱼᱚ ᱱᱚᱣᱟ ᱜᱮ ᱠᱟᱛᱷᱟ ᱫᱚ
ᱛᱚ ᱛᱮᱦᱮᱧ ᱟᱹᱰᱤ ᱜᱟᱱ ᱠᱟᱛᱷᱟ ᱵᱚ ᱨᱚᱯᱚᱲᱮᱱ ᱜᱮᱭᱟ ᱟᱵᱚ ᱜᱟᱹᱬᱤ ᱟᱥᱮᱱ ᱠᱚᱨᱮᱱᱟᱜ ᱟᱭᱢᱟ ᱠᱟᱛᱷᱟ ᱵᱚ ᱵᱟᱲᱟᱭ ᱠᱮᱜᱼᱟ ᱟᱨ ᱱᱚᱝᱠᱟ ᱜᱮ ᱛᱚᱞᱟᱥ ᱨᱮ ᱢᱮᱱᱟᱜ ᱵᱚᱱᱟ ᱱᱩᱭ ᱟᱹᱫᱤᱢ ᱠᱷᱮᱨᱣᱟᱲ ᱱᱤᱭᱩᱡᱽ ᱱᱚᱝᱠᱟ ᱜᱮ ᱛᱚᱞᱟᱥ ᱨᱮ ᱢᱮᱱᱟᱭᱟ ᱟᱨ ᱡᱟᱦᱟᱸ ᱠᱚᱨᱮ ᱡᱟᱦᱟᱸ ᱯᱟᱨᱟᱵᱽ ᱯᱩᱱᱟᱹᱭ ᱠᱚ ᱱᱚᱝᱠᱟ ᱦᱤᱡᱩᱜ ᱠᱟᱱ ᱛᱟᱵᱚᱱᱟ ᱱᱚᱣᱟ ᱠᱚᱨᱮᱱᱟᱜ ᱟᱯᱮ ᱠᱚ ᱛᱟᱞᱟᱨᱮ ᱥᱚᱫᱚᱨ ᱞᱟᱹᱜᱤᱫ ᱩᱭᱦᱟᱹᱨᱟᱭ ᱛᱚ ᱥᱟᱶᱛᱮ ᱛᱮᱦᱮᱧᱟᱜ ᱜᱟᱞᱚᱪ ᱨᱮ ᱡᱟᱦᱟᱸᱭ ᱜᱚᱢᱠᱮ ᱛᱟᱹᱠᱤᱱ ᱠᱤᱱ ᱦᱮᱡ ᱞᱮᱱ ᱦᱟᱹᱝᱠᱤᱱ ᱱᱚᱵᱤᱱ ᱜᱚᱢᱠᱮ ᱛᱟᱹᱠᱤᱱ ᱚᱱᱟ ᱥᱟᱶᱛᱮ ᱱᱩᱠᱤᱱ ᱥᱩᱱᱫᱚᱨ ᱢᱳᱦᱚᱱ ᱥᱟᱨ ᱜᱚᱢᱠᱮ ᱛᱟᱹᱠᱤᱱ ᱟᱹᱰᱤ ᱫᱟᱢᱟᱱ ᱚᱠᱛᱚ ᱠᱤᱱ ᱮᱢ ᱞᱮᱫᱼᱟ ᱥᱟᱶᱛᱮ ᱟᱹᱰᱤ ᱞᱟᱹᱠᱛᱤᱭᱟᱱ ᱠᱟᱛᱷᱟ ᱠᱤᱱ ᱞᱟᱹᱭ ᱠᱮᱫᱼᱟ ᱟᱵᱚ ᱥᱟᱶᱛᱟ ᱨᱮᱱᱟᱜ ᱟᱨ ᱵᱟᱝ ᱡᱟᱹᱛᱤ ᱨᱮᱱᱟᱜ ᱠᱟᱛᱷᱟ ᱠᱟᱱ ᱛᱟᱵᱚᱱᱟ ᱱᱚᱣᱟ ᱠᱚᱫᱚ ᱩᱭᱦᱟᱹᱨ ᱞᱟᱹᱠᱛᱤ ᱠᱟᱱ ᱜᱮᱭᱟ ᱟᱨ ᱡᱩᱫᱤ ᱱᱚᱣᱟ ᱠᱚ ᱟᱵᱚ ᱱᱤᱛ ᱠᱷᱚᱱᱟᱜ ᱵᱟᱝ ᱵᱚ ᱥᱟᱵ ᱨᱟᱠᱟᱵᱟ ᱟᱨ ᱵᱟᱝᱠᱷᱟᱱ ᱵᱟᱝ ᱵᱚ ᱩᱭᱦᱟᱹᱨᱟ ᱛᱚᱵᱮ ᱠᱷᱟᱱ ᱢᱤᱫ ᱫᱤᱱ ᱦᱤᱞᱳᱜ ᱱᱚᱣᱟ ᱫᱚ ᱦᱟᱹᱯᱤᱫᱚᱜ ᱛᱟᱵᱚᱱᱟ ᱟᱨ ᱵᱟᱝ ᱪᱟᱵᱟᱜ ᱛᱟᱵᱚᱱᱟ ᱛᱚ ᱱᱩᱠᱤᱱ ᱜᱚᱝᱠᱮ ᱛᱤᱠᱤᱱ ᱜᱮ ᱟᱵᱚ ᱱᱚᱣᱟ ᱟᱹᱫᱤᱢ ᱠᱷᱚᱨᱟ ᱱᱤᱭᱩᱡᱽ ᱯᱟᱥᱴᱟ ᱥᱮᱱ ᱠᱷᱚᱱ ᱟᱹᱰᱤ ᱟᱹᱰᱤ ᱥᱟᱭ ᱥᱟᱭ ᱥᱟᱨᱦᱟᱣ ᱥᱟᱶᱛᱮ ᱡᱚᱦᱟᱨ ᱟᱞᱮᱭᱟᱜ ᱵᱷᱤᱰᱤᱭᱳ ᱵᱮᱥ ᱯᱮ ᱵᱩᱡᱷᱟᱹᱣ ᱠᱮᱫ ᱠᱷᱟᱱ ᱪᱮᱱᱮᱞ ᱥᱟᱵᱥᱠᱨᱟᱭᱤᱵ ᱛᱟᱞᱮ ᱯᱮ ᱥᱟᱶᱛᱮ ᱞᱟᱭᱤᱠ ᱥᱮᱭᱟᱨ ᱠᱚᱢᱮᱱᱴ ᱫᱚ ᱟᱞᱚᱯᱮ ᱦᱤᱲᱤᱧ ᱢᱟ ᱢᱟ ᱛᱚᱵᱮ ᱥᱟᱱᱟᱢ ᱠᱚᱜᱮ ᱡᱚᱦᱟᱨ